ᱡᱟᱦᱟᱸ ᱯᱨᱚᱛᱤᱵᱟᱫ ᱦᱩᱭᱱᱟ ᱱᱚᱣᱟ ᱨᱟᱱᱤᱵᱟᱸᱫ ᱪᱚᱠ ᱨᱮ ᱱᱚᱣᱟ ᱫᱚ ᱢᱤᱫᱴᱤᱡ ᱢᱤᱫᱴᱤᱡ ᱠᱷᱚᱵᱚᱨ ᱛᱩᱞᱟᱹᱣ ᱦᱩᱭ ᱞᱮᱱᱟ ᱡᱟᱦᱟᱸ ᱫᱚ ᱨᱟᱡᱽᱱᱤᱛᱤ ᱨᱮᱱᱟᱜ ᱯᱨᱚᱛᱤᱠᱟᱨᱤ ᱠᱟᱱᱟ ᱨᱟᱡᱽᱱᱤᱛᱤ ᱨᱮᱱᱟᱜ ᱟᱠᱚᱣᱟᱜ ᱢᱚᱱᱮᱨ ᱢᱚᱛᱚᱱ ᱠᱷᱚᱵᱚᱨ ᱵᱟᱝ ᱦᱩᱭ ᱠᱷᱟᱹᱛᱤᱨ ᱛᱮ ᱱᱩᱠᱩ ᱢᱤᱫᱴᱤᱡ ᱟᱠᱚᱣᱟᱜ ᱟᱹᱲᱤᱥ ᱠᱚ ᱟᱹᱭᱠᱟᱹᱣ ᱠᱟᱫᱟ ᱛᱟᱦᱚᱞᱮ ᱤᱱᱠᱟᱹ ᱡᱚᱠᱷᱚᱱ ᱜᱮ ᱡᱷᱚᱛᱚ ᱴᱤᱵᱷᱤ ᱪᱮᱱᱮᱞ ᱨᱮ ᱡᱚᱠᱷᱚᱱ ᱠᱷᱚᱵᱚᱨ ᱯᱨᱚᱠᱟᱥ ᱮᱱᱟ ᱛᱚᱠᱷᱚᱱ ᱠᱷᱟᱱ ᱜᱮ ᱢᱤᱫᱴᱤᱡ ᱤᱭᱩᱴᱩᱵᱽ ᱢᱟᱱᱮ ᱯᱳᱨᱴᱟᱞ ᱠᱚ ᱩᱰᱩᱠ ᱵᱟᱲᱟ ᱠᱮᱫᱟ ᱥᱮ ᱟᱹᱰᱤ ᱩᱛᱟᱹᱨ ᱢᱟᱱᱮ ᱡᱮᱦᱮᱛᱩ ᱢᱤᱫᱴᱮᱱ ᱨᱟᱡᱽᱱᱤᱛᱤ ᱨᱮᱱᱟᱜ ᱵᱚᱲᱚ ᱠᱷᱚᱵᱚᱨ ᱠᱟᱱᱟ ᱩᱱᱠᱷᱟᱱ ᱜᱮ ᱱᱩᱠᱩ ᱠᱤᱪᱷᱩ ᱱᱩᱠᱩ ᱵᱤ ᱡᱮ ᱯᱤ ᱨᱮᱱ ᱦᱚᱲ ᱠᱚᱣᱟᱜ ᱡᱟᱦᱟᱸ ᱩᱱᱠᱩ ᱦᱮᱱᱟᱜ ᱠᱚᱣᱟ ᱩᱱᱠᱩ ᱠᱚᱜᱮ ᱱᱚᱣᱟ ᱨᱮ ᱢᱤᱫᱴᱤᱡ ᱯᱷᱳᱱ ᱠᱚ ᱯᱷᱳᱱ ᱠᱮᱫᱟ ᱤᱧ ᱴᱷᱮᱱ ᱠᱚ ᱯᱷᱳᱱ ᱠᱟᱜ ᱛᱟᱦᱮᱸᱫ ᱤᱧ ᱴᱷᱮᱱ ᱠᱚ ᱯᱷᱳᱱ ᱠᱮᱫᱟ ᱡᱟᱦᱟᱸ ᱫᱚ ᱞᱟᱹᱭ ᱵᱟᱝ ᱜᱟᱱᱚᱜᱼᱟ ᱢᱟᱱᱮ ᱞᱟᱹᱭ ᱵᱚᱞᱛᱮ ᱫᱚ ᱟᱹᱰᱤ ᱵᱟᱡᱮ ᱵᱟᱡᱮ ᱵᱷᱟᱥᱟ ᱵᱷᱟᱥᱟ ᱛᱮᱠᱚ ᱨᱚᱲ ᱠᱟᱫᱟ ᱟᱹᱲᱤᱥ ᱯᱟᱹᱲᱤᱥ ᱠᱚ ᱨᱚᱲ ᱠᱟᱫᱟ ᱡᱟᱦᱟᱸ ᱫᱚ ᱚᱲᱟᱜ ᱦᱚᱲ ᱥᱚᱢᱮᱛ ᱠᱚ ᱛᱩᱞᱟᱹᱱᱟ ᱟᱠᱟᱫ ᱠᱚᱣᱟ ᱛᱚᱵᱮ ᱠᱷᱟᱱ ᱩᱱ ᱚᱠᱛᱚ ᱨᱮᱜᱮ ᱚᱲᱟᱜ ᱨᱮ ᱛᱟᱦᱮᱸ ᱦᱩᱭ ᱞᱮᱱᱟ ᱪᱮᱫ ᱦᱚᱸ ᱵᱟᱝ ᱨᱚᱲ ᱦᱩᱭ ᱠᱟᱱᱟ ᱢᱟᱱᱮ ᱟᱠᱚ ᱥᱟᱞᱟᱜ ᱛᱚᱨᱠᱟ ᱦᱚᱸ ᱵᱟᱝ ᱦᱩᱭ ᱠᱟᱱᱟ ᱛᱟᱦᱚᱞᱮ ᱤᱱᱠᱟᱹ ᱠᱷᱟᱱ ᱜᱮ ᱫᱚᱥᱟᱨ ᱦᱤᱞᱳᱜ ᱩᱱᱠᱩ ᱚᱯᱮᱠᱠᱷᱟ ᱦᱩᱭ ᱠᱟᱱ ᱛᱟᱦᱮᱸᱫ ᱤᱱᱠᱟᱹ ᱟᱠᱚ ᱞᱟᱹᱭᱟᱜ ᱠᱚ ᱦᱩᱭ ᱞᱮᱱᱟ ᱱᱩᱭ ᱵᱮᱠᱛᱤ ᱦᱚᱲ ᱱᱤᱝᱠᱟᱹ ᱨᱚᱲ ᱠᱟᱫᱟᱭ ᱢᱮᱱᱛᱮ ᱩᱱᱤ ᱤᱧ ᱥᱟᱞᱟᱜ ᱧᱟᱯᱟᱢᱚᱜ ᱢᱮᱛᱟᱭ ᱢᱮ ᱛᱚᱵᱮ ᱠᱷᱟᱱ ᱩᱱᱤ ᱵᱮᱠᱛᱤ ᱯᱮ ᱯᱩᱱ ᱫᱤᱱ ᱠᱚᱭᱚᱜ ᱦᱩᱭᱱᱟ ᱵᱟᱭ ᱧᱟᱯᱟᱢ ᱞᱮᱱᱟ ᱛᱚᱠᱷᱚᱱ ᱠᱷᱟᱱ ᱜᱮ ᱪᱮᱫ ᱪᱤᱠᱟᱹ ᱯᱨᱚᱥᱟᱥᱚᱱ ᱴᱷᱮᱱ ᱫᱟᱨᱟᱥ ᱦᱟᱛᱟᱣ ᱦᱩᱭᱱᱟ ᱯᱨᱚᱥᱟᱥᱚᱱ ᱞᱟᱹᱭ ᱦᱩᱭ ᱞᱮᱱᱟ ᱱᱤᱝᱠᱟᱹ ᱱᱩᱭ ᱦᱚᱲ ᱱᱤᱝᱠᱟᱹ ᱨᱚᱲ ᱠᱟᱫᱟᱭ ᱛᱟᱦᱚᱞᱮ ᱪᱮᱫ ᱪᱤᱠᱟᱹᱭ ᱦᱩᱭᱩᱜᱼᱟ ᱟᱫᱚ ᱯᱨᱚᱥᱟᱥᱚᱱ ᱵᱤᱵᱷᱟᱜᱽ ᱦᱚᱸ ᱩᱱᱤ ᱞᱟᱹᱭ ᱞᱮᱫᱟᱭ ᱛᱟᱦᱚᱞᱮ ᱢᱤᱴᱢᱟᱴ ᱨᱮᱱᱟᱜ ᱵᱮᱵᱚᱥᱛᱷᱟᱭ ᱞᱟᱹᱭ ᱞᱮᱫᱟᱭ ᱛᱚᱵᱮ ᱠᱷᱟᱱ ᱢᱤᱫ ᱵᱟᱨ ᱨᱮᱱᱟᱜ ᱫᱚ ᱩᱱᱠᱩ ᱠᱚ ᱞᱟᱹᱭ ᱠᱮᱫᱟ ᱡᱚᱠᱷᱚᱱ ᱜᱮ ᱱᱚᱣᱟ ᱥᱚᱝᱜᱚᱴᱷᱚᱱ ᱡᱟᱦᱟᱸ ᱛᱤᱱᱟᱹᱜ ᱱᱚᱰᱮ ᱟᱹᱫᱤᱵᱟᱹᱥᱤ ᱠᱚ ᱦᱮᱱᱟᱜ ᱠᱚᱣᱟ ᱛᱟᱦᱚᱞᱮ ᱩᱱᱠᱩ ᱠᱚ ᱟᱸᱡᱚᱢ ᱠᱮᱫᱟ ᱪᱮᱫ ᱪᱤᱠᱟᱹ ᱠᱟᱱᱟ ᱢᱮᱱᱛᱮ ᱟᱫᱚ ᱩᱱᱠᱩ ᱵᱟᱲᱟᱭ ᱦᱚᱪᱚ ᱦᱩᱭᱱᱟ ᱢᱮᱱᱛᱮ ᱱᱚᱜᱼᱚ ᱱᱤᱝᱠᱟᱹ ᱜᱷᱚᱴᱚᱱᱟ ᱜᱷᱚᱴᱟᱣ ᱠᱟᱱᱟ ᱱᱚᱣᱟ ᱱᱩᱠᱩ ᱤᱧ ᱪᱮᱛᱟᱱ ᱨᱮ ᱛᱚᱠᱷᱚᱱ ᱠᱷᱟᱱ ᱜᱮ ᱡᱟᱦᱟᱸ ᱫᱚ ᱯᱩᱞᱤᱥ ᱯᱨᱚᱥᱟᱥᱚᱱ ᱴᱷᱮᱱ ᱠᱚ ᱵᱟᱲᱟᱭ ᱦᱚᱪᱚ ᱟᱠᱟᱫᱮᱭᱟ ᱱᱤᱝᱠᱟᱹᱱ ᱦᱚᱲ ᱦᱚᱸ ᱡᱟᱦᱟᱸ ᱫᱚ ᱢᱟᱱᱮ ᱞᱤᱠᱷᱤᱛ ᱵᱷᱟᱵᱽ ᱛᱮ ᱮᱢ ᱦᱩᱭᱱᱟ ᱯᱩᱞᱤᱥ ᱟᱨ ᱡᱟᱛᱮ ᱱᱚᱜᱼᱱᱟ ᱡᱤᱱᱤᱥ ᱜᱷᱚᱴᱟᱣ ᱟᱠᱟᱱᱟ ᱡᱟᱛᱮ ᱡᱟᱦᱟᱸ ᱞᱮᱠᱟ ᱠᱟᱛᱮᱫ ᱥᱚᱢᱟᱫᱷᱟᱱ ᱦᱩᱭᱩᱜ ᱢᱟ ᱚᱱᱟ ᱨᱮᱱᱟᱜ ᱪᱮᱥᱴᱟ ᱛᱟᱦᱮᱸ ᱠᱟᱱᱟ ᱛᱚᱵᱮ ᱠᱷᱟᱱ ᱱᱤᱛᱚᱜ ᱡᱟᱦᱟᱸ ᱧᱮᱞ ᱮᱱᱟ ᱩᱱᱤ ᱵᱮᱠᱛᱤ ᱦᱮᱡ ᱞᱮᱱᱟᱭ ᱱᱚᱰᱮ ᱡᱟᱦᱟᱸ ᱫᱚ ᱨᱮᱞᱤ ᱨᱮᱞᱤ ᱡᱟᱦᱟᱸ ᱫᱚ ᱛᱟᱞᱵᱮᱲᱟ ᱢᱳᱲ ᱠᱷᱚᱱᱟᱜ ᱨᱮᱞᱤ ᱦᱩᱭᱱᱟ ᱨᱟᱱᱤᱵᱟᱸᱫᱷ ᱯᱚᱱᱰᱤᱛ ᱨᱚᱜᱷᱩᱱᱟᱛᱷ ᱢᱩᱨᱢᱩᱣᱟᱜ ᱪᱚᱠ ᱦᱟᱹᱵᱤᱡ ᱚᱸᱰᱮ ᱢᱤᱫᱴᱤᱡ ᱵᱚᱠᱛᱚᱵᱵᱚ ᱮᱢ ᱠᱟᱛᱮᱫ ᱟᱡ ᱦᱚᱸ ᱱᱚᱣᱟ ᱨᱮ ᱥᱮᱴᱮᱨ ᱠᱟᱛᱮᱫ ᱡᱟᱦᱟᱸ ᱫᱚ ᱟᱡ ᱠᱷᱚᱢᱟ ᱦᱟᱛᱟᱣ ᱠᱮᱫᱟᱭ ᱢᱮᱱᱛᱮ ᱧᱮᱧᱟᱢ ᱮᱱᱟ ᱟᱨ ᱛᱤᱱᱟᱹᱜ ᱦᱚᱲ ᱠᱚ ᱛᱟᱦᱮᱸ ᱠᱟᱱᱟ ᱱᱚᱣᱟ ᱱᱩᱠᱩ ᱟᱢ ᱩᱱᱠᱩ ᱡᱚᱲᱤᱛᱚ ᱡᱩᱲᱤᱛᱚ ᱫᱚ ᱱᱚᱣᱟ ᱨᱮᱫᱚ ᱯᱷᱳᱱ ᱛᱟᱞᱟ ᱛᱮᱥᱮ ᱯᱮ ᱯᱩᱱ ᱦᱚᱲᱟᱜ ᱨᱚᱲ ᱟᱸᱡᱚᱢᱚᱜ ᱠᱟᱱ ᱛᱟᱦᱮᱸᱫ ᱛᱚᱵᱮ ᱠᱷᱟᱱ ᱡᱟᱦᱟᱸ ᱫᱚ ᱟᱹᱰᱤ ᱦᱚᱲ ᱜᱮᱠᱚ ᱛᱟᱦᱮᱸ ᱠᱟᱱᱟ ᱪᱮᱫᱟᱜ ᱥᱮ ᱩᱱᱠᱩ ᱯᱟᱹᱣᱨᱟᱹ ᱠᱚ ᱧᱩ ᱟᱠᱟᱫ ᱛᱟᱦᱮᱸᱫ ᱡᱟᱦᱟᱸ ᱫᱚ ᱱᱮᱥᱟ ᱜᱨᱚᱥᱛᱚ ᱨᱮᱠᱚ ᱨᱚᱲ ᱟᱠᱟᱫ ᱛᱟᱦᱮᱸᱫ ᱡᱟᱦᱟᱸ ᱫᱚ ᱧᱮᱞᱚᱜ ᱠᱟᱱᱟ ᱡᱟᱦᱟᱸ ᱫᱚ ᱢᱟᱱᱮ ᱮᱢᱚᱱ ᱵᱷᱟᱵᱽ ᱛᱮᱠᱚ ᱨᱚᱲ ᱠᱟᱫᱟ ᱦᱟᱹᱱᱤ ᱢᱤᱫ ᱫᱷᱟᱣ ᱨᱚᱲ ᱠᱟᱫᱟ ᱱᱟᱹᱭ ᱢᱤᱫ ᱫᱷᱟᱣ ᱨᱚᱲ ᱠᱟᱫᱟ ᱡᱟᱦᱟᱸ ᱫᱚ ᱵᱷᱩᱞᱤᱭᱟᱢ ᱢᱳᱵᱟᱭᱤᱞ ᱡᱟᱦᱟᱸ ᱫᱚ ᱵᱷᱩᱞᱤᱭᱟᱢ ᱠᱟᱛᱮ ᱠᱚ ᱫᱚᱦᱚ ᱠᱟᱫᱟ ᱟᱨ ᱠᱚ ᱨᱚᱲ ᱤᱫᱤᱭᱮᱫᱟ ᱢᱟᱱᱮ ᱚᱠᱚᱭᱴᱟᱜ ᱮ ᱨᱚᱲ ᱠᱟᱱᱟ ᱩᱱᱤ ᱫᱚ ᱵᱟᱝ ᱵᱩᱡᱩᱜᱚᱜ ᱠᱟᱱᱟ ᱥᱮ ᱚᱠᱚᱭ ᱚᱠᱚᱭ ᱠᱟᱱᱟ ᱠᱚ ᱵᱟᱝ ᱠᱟᱱᱟ ᱠᱚ ᱟᱨ ᱡᱟᱦᱟᱸ ᱛᱤᱱᱟᱹᱜ ᱠᱤᱱ ᱦᱮᱡ ᱞᱮᱱᱟ ᱱᱚᱰᱮ ᱵᱟᱨ ᱦᱚᱲ ᱠᱤᱱ ᱦᱮᱡ ᱞᱮᱱᱟ ᱡᱟᱦᱟᱸ ᱫᱚ ᱢᱤᱫᱴᱤᱡ ᱫᱚ ᱚᱢᱤᱛ ᱢᱟᱦᱟᱛᱚ ᱠᱟᱱᱟᱭ ᱚᱵᱷᱤᱡᱤᱛ ᱢᱚᱱᱰᱚᱞ ᱠᱟᱱᱟᱭ ᱩᱱᱠᱤᱱ ᱜᱮ ᱱᱚᱰᱮ ᱠᱤᱱ ᱦᱮᱡ ᱟᱠᱟᱱ ᱛᱟᱦᱮᱸᱫ ᱟᱹᱠᱤᱱ ᱠᱷᱚᱢᱟ ᱠᱤᱱ ᱦᱟᱛᱟᱣ ᱠᱮᱫᱟ